ᱛᱚ ᱡᱚᱦᱟᱨ ᱜᱮ ᱜᱟᱛᱮ ᱠᱚ ᱥᱟᱱᱟᱢ ᱠᱚᱛᱮ ᱤᱧᱟᱹᱜ ᱵᱞᱚᱜ ᱵᱷᱤᱰᱤᱭᱳ ᱨᱮ ᱟᱯᱮ ᱡᱚᱛᱚ ᱠᱚᱧ ᱥᱟᱹᱜᱩᱱ ᱫᱟᱨᱟᱢᱮᱫ ᱠᱟᱱᱟ ᱟᱨ ᱤᱧ ᱜᱮ ᱯᱨᱚᱥᱚᱱᱡᱤᱛ ᱠᱤᱥᱠᱩ ᱟᱨ ᱱᱚᱣᱟ ᱞᱳᱠᱟᱞ ᱵᱞᱚᱠ ᱚᱯᱷᱤᱥᱟᱨ ᱨᱮ ᱟᱯᱮ ᱡᱚᱛᱚ ᱠᱚᱣᱟᱜ ᱥᱟᱹᱜᱩᱱ ᱫᱟᱨᱟᱢ ᱛᱟᱦᱮᱱ ᱠᱟᱱᱟ ᱛᱚ ᱜᱟᱛᱮ ᱠᱚ ᱛᱮᱦᱮᱧ ᱫᱚ ᱤᱧ ᱢᱤᱫ ᱡᱟᱭᱜᱟᱧ ᱦᱮᱡ ᱞᱮᱱᱟ ᱟᱹᱰᱤ ᱡᱟᱹᱨᱩᱲ ᱜᱮ ᱤᱧᱟᱹᱜ ᱡᱟᱹᱨᱩᱲ ᱛᱟᱦᱮᱸ ᱠᱟᱱᱟ ᱡᱟᱦᱟᱸ ᱫᱚ ᱟᱫᱷᱟᱨ ᱠᱟᱨᱰ ᱛᱷᱚᱲᱟ ᱜᱟᱱ ᱟᱯᱰᱮᱴ ᱨᱮᱭᱟᱜ ᱡᱟᱹᱨᱩᱲ ᱛᱟᱦᱮᱸ ᱠᱟᱱᱟ ᱚᱱᱟ ᱞᱟᱹᱜᱤᱫ ᱛᱮᱧ ᱦᱮᱡ ᱞᱮᱱᱟ ᱚᱸᱰᱮ ᱥᱟᱞ ᱵᱟᱜᱟᱱ ᱛᱮ ᱛᱚ ᱠᱟᱹᱢᱤ ᱟᱹᱰᱤ ᱢᱚᱡᱽ ᱜᱮ ᱥᱟᱠᱥᱮᱥ ᱦᱩᱭᱱᱟ ᱟᱨ ᱱᱤᱛᱚᱜ ᱫᱚ ᱡᱩᱛᱩᱜᱼᱟ ᱞᱚᱜᱚᱱ ᱫᱷᱟᱨᱟ ᱜᱮ ᱩᱥᱟᱹᱨᱟ ᱜᱮ ᱱᱟᱦᱟᱜ ᱛᱚ ᱜᱟᱛᱮ ᱠᱚ ᱴᱷᱤᱠ ᱜᱮᱭᱟ ᱟᱪᱪᱷᱟ ᱱᱤᱛᱚᱜ ᱠᱷᱚᱡ ᱫᱚ ᱱᱤᱛᱚᱜ ᱫᱚ ᱢᱚᱰᱷᱟᱜ ᱡᱳᱨ ᱛᱤᱧᱟ ᱟᱭᱢᱟ ᱥᱚᱢᱚᱭ ᱦᱩᱭᱩᱜ ᱠᱟᱱᱟ ᱛᱚ ᱧᱮᱞ ᱫᱟᱲᱮᱭᱟᱜ ᱠᱟᱱᱟ ᱯᱮ ᱴᱳᱴᱳ ᱛᱮᱧ ᱪᱟᱞᱟᱜ ᱠᱟᱱᱟ ᱴᱳᱴᱳ ᱛᱮ

ᱟᱯᱮ ᱠᱚᱦᱚᱸ ᱡᱩᱫᱤ ᱡᱟᱦᱟᱸᱭ ᱠᱚ ᱚᱱᱠᱟ ᱢᱮᱱᱟᱜ ᱛᱟᱯᱮ ᱠᱷᱟᱡ ᱡᱟᱹᱨᱩᱲ ᱨᱮᱭᱟᱜ ᱚᱥᱩᱵᱤᱫᱟ ᱠᱚ ᱛᱚ ᱱᱚᱝᱠᱟ ᱯᱮ ᱥᱮᱴᱮᱨ ᱫᱟᱲᱮᱭᱟᱜᱼᱟ ᱡᱚᱛᱚ ᱦᱚᱲ ᱟᱯᱮ ᱦᱚᱸ ᱱᱤᱛᱚᱜ ᱫᱚ ᱨᱩᱣᱟᱹᱲ ᱠᱟᱹᱱᱟᱹᱧ ᱟᱭᱢᱟ ᱫᱤᱱ ᱠᱷᱚᱱ ᱦᱤᱡᱩᱜ ᱥᱚᱢᱚᱭ ᱵᱟᱹᱧ ᱧᱟᱢᱮᱫ ᱛᱟᱦᱮᱱᱟ ᱢᱮᱱᱠᱷᱟᱱ ᱤᱧ ᱫᱚ ᱤᱪᱪᱷᱟ ᱠᱟᱛᱮ ᱜᱤᱧ ᱥᱚᱢᱚᱭᱮᱱᱟ ᱟᱨᱤᱧ ᱦᱮᱡ ᱮᱱᱟ